ᱢᱮᱱᱟᱜ ᱜᱮ ᱡᱚᱠᱷᱚᱱ ᱱᱚᱣᱟ ᱱᱤᱛᱚᱜ ᱪᱩᱞᱞᱤ ᱦᱩᱭ ᱟᱠᱟᱱᱟ ᱧᱮᱞ ᱧᱟᱢᱮᱫ ᱜᱮᱭᱟ ᱵᱚᱱ ᱱᱚᱣᱟ ᱨᱮ ᱡᱚᱠᱷᱚᱱ ᱠᱚ ᱨᱟᱯᱟᱜᱮᱭᱟ ᱧᱮᱞ ᱵᱚ ᱪᱮᱫ ᱦᱚᱸ ᱵᱟᱝ ᱛᱟᱦᱮᱱᱟ ᱮᱠᱮᱱ ᱦᱚᱲᱢᱚ ᱩᱫᱩᱨ ᱩᱫᱩᱨ ᱜᱮᱠᱚ ᱞᱟᱫᱮᱭᱮᱛᱮ ᱟᱫᱚ ᱠᱚ ᱨᱟᱯᱟᱜᱮᱭᱟ ᱱᱤᱭᱟᱹ ᱛᱟᱭᱚᱢ ᱡᱟᱦᱟᱸ ᱯᱨᱚᱥᱱᱚ ᱠᱚᱧ ᱫᱚᱦᱚ ᱦᱚᱴᱚ ᱠᱟᱫᱟ ᱚᱱᱟ ᱛᱮᱞᱟᱧ ᱮᱢ ᱞᱮᱜᱮ ᱵᱟᱠᱷᱟᱱ ᱱᱚᱛᱮᱧ ᱞᱟᱦᱟ ᱞᱮᱱᱠᱷᱟᱱ ᱦᱟᱱᱟ ᱛᱮᱞᱟ ᱠᱚ ᱵᱟᱹᱧ ᱮᱢ ᱫᱟᱲᱮᱭᱟᱜᱼᱟ ᱚᱠᱛᱚ ᱪᱟᱵᱟᱜ ᱠᱟᱱᱟ ᱡᱟᱦᱟᱸ ᱫᱚᱧ ᱢᱮᱱ ᱞᱮᱫᱟ ᱚᱱᱟ ᱡᱟᱦᱟᱸ ᱜᱚᱡ ᱢᱟᱹᱲᱤ ᱡᱟᱦᱟᱸ ᱛᱮᱢ ᱟᱹᱜᱩᱭᱮ ᱫᱚ ᱚᱱᱟ ᱨᱮᱱᱟᱜ ᱚᱱᱟ ᱴᱮᱠᱪᱟᱨ ᱨᱮᱱᱟᱜ ᱧᱩᱛᱩᱢ ᱪᱮᱫ ᱪᱮᱫ ᱤᱧ ᱢᱮᱱ ᱞᱮᱫᱟ ᱥᱟᱨᱟᱧ ᱢᱮᱱ ᱞᱮᱫᱟ ᱡᱷᱟᱵᱟᱧ ᱢᱮᱱ ᱞᱮᱫᱟ ᱟᱨ ᱢᱟᱹᱲᱤ ᱢᱟᱲᱚᱵᱤᱧ ᱢᱮᱱ ᱞᱮᱫᱟ ᱚᱠᱟᱴᱟᱝ ᱠᱟᱱᱟ? ᱜᱚᱡ ᱢᱟᱹᱲᱤ ᱡᱟᱦᱟᱸ ᱛᱮᱢ ᱤᱫᱤᱭᱮ ᱠᱟᱱ ᱚᱱᱟ ᱫᱚ ᱢᱟᱹᱲᱤ ᱢᱟᱲᱚᱢ ᱠᱚ ᱢᱮᱱᱟ᱾ ᱥᱟᱨᱟ ᱫᱚ ᱚᱠᱟ ᱵᱚᱱ ᱢᱮᱱᱟ? ᱨᱟᱯᱟᱜᱮ ᱞᱟᱹᱜᱤᱫ ᱡᱟᱦᱟᱸ ᱥᱟᱡᱟᱣ ᱠᱮᱫ ᱫᱚᱵᱚᱱ ᱥᱟᱦᱟᱱ ᱚᱱᱟ ᱫᱚ ᱥᱟᱨᱟ ᱥᱟᱦᱟᱱ ᱠᱚ ᱢᱮᱱᱟ᱾ ᱱᱤᱭᱟᱹ ᱠᱟᱱᱟ᱾ ᱱᱤᱭᱟᱹ ᱛᱟᱭᱚᱢ ᱫᱚ ᱪᱮᱫ ᱤᱧ ᱢᱮᱱ ᱞᱮᱫᱟ ᱯᱨᱚᱥᱱᱚ ᱡᱮᱱᱚ? ᱚᱠᱚᱭᱟᱜ ᱢᱚᱱᱮ ᱢᱮᱱᱟᱜ ᱛᱟᱯᱮᱭᱟ? ᱢᱚᱱᱮ ᱵᱟᱹᱱᱩᱜ ᱛᱟᱯᱮᱭᱟ ᱛᱚ? ᱢᱚᱱᱮ ᱫᱚᱦᱚᱭ ᱦᱩᱭᱩᱜ ᱫᱚ᱾ ᱵᱟᱠᱷᱟᱱ ᱪᱮᱫ ᱠᱚᱪᱚ ᱜᱟᱞᱢᱟᱨᱟᱣ ᱦᱚᱴᱚ ᱠᱟᱫᱟ ᱥᱩᱫᱷᱤᱨ ᱵᱟᱹᱵᱩ ᱢᱩᱥᱠᱤᱞ ᱮᱱᱟ ᱟᱫᱚ ᱛᱚ ᱵᱟᱯᱮ ᱢᱚᱱᱮ ᱫᱟᱲᱮᱭᱟᱜᱼᱟ ᱢᱚᱱᱮ ᱫᱚᱦᱚᱭ ᱦᱩᱭᱩᱜᱼᱟ ᱵᱟᱯᱮ ᱢᱚᱱᱮ ᱫᱚᱦᱚ ᱞᱮᱠᱷᱟᱱ ᱢᱩᱥᱠᱤᱞᱚᱜᱼᱟ ᱢᱮᱱ ᱞᱤᱫᱟᱹᱧ ᱪᱮᱫ ᱩᱱᱤ ᱥᱩᱱᱩᱢ ᱥᱟᱥᱟᱝ ᱫᱚ ᱞᱤᱸᱜᱟ ᱛᱤ ᱛᱮᱵᱚᱱ ᱚᱡᱚᱜ ᱟᱭᱟ ᱥᱮ ᱡᱚᱡᱚᱢ ᱛᱤ ᱛᱮᱵᱚᱱ ᱚᱡᱚᱜ ᱟᱭᱟ ᱚᱠᱟᱴᱟᱜ ᱪᱮᱞᱮ ᱚᱱᱟᱧ ᱢᱮᱱ ᱞᱮᱫᱟ ᱛᱚ ᱟᱫᱚ ᱯᱟᱨᱜᱟᱱᱟ ᱵᱟᱵᱟ ᱛᱟᱠᱚ ᱵᱟᱠᱚ ᱢᱚᱱᱮᱭᱮᱫ ᱛᱤᱧᱟ ᱟᱫᱚ ᱪᱮᱫ ᱤᱧ ᱢᱮᱱᱟ ᱛᱚ ᱟᱵᱚᱣᱟᱜ ᱥᱚᱢᱟᱡᱽ ᱨᱮᱫᱚ ᱢᱮᱱᱟᱜᱼᱟ ᱪᱷᱩᱛ ᱫᱚ ᱵᱟᱨ ᱨᱚᱠᱚᱢᱟ ᱢᱤᱫᱴᱟᱝ ᱫᱚ ᱡᱟᱱᱟᱢ ᱪᱷᱩᱛ ᱢᱤᱫᱴᱟᱝ ᱫᱚ ᱜᱩᱡᱩᱜ ᱪᱷᱩᱛ ᱱᱚᱣᱟ ᱡᱟᱱᱟᱢ ᱪᱷᱩᱛ ᱫᱚᱠᱚ ᱯᱷᱮᱨᱟᱣᱟ ᱡᱚᱡᱚᱢ ᱛᱤ ᱛᱮ ᱟᱨ ᱜᱩᱡᱩᱜ ᱪᱷᱩᱛ ᱫᱚᱠᱚ ᱯᱷᱮᱨᱟᱣᱟ ᱞᱮᱸᱜᱟ ᱛᱤ ᱛᱮ ᱚᱱᱟᱛᱮ ᱪᱷᱩᱛ ᱪᱮᱛᱟᱱ ᱨᱮ ᱛᱤᱱᱟᱹᱜ ᱜᱟᱱ ᱠᱟᱹᱢᱤ ᱦᱩᱭᱩᱜᱼᱟ ᱜᱩᱡᱩᱜ ᱪᱷᱩᱛ ᱨᱮᱱᱟᱜ ᱥᱟᱱᱟᱢ ᱜᱮ ᱞᱮᱸᱜᱟ ᱛᱤ ᱛᱮ ᱱᱚᱣᱟ ᱚᱡᱚᱜ ᱦᱚᱸ ᱞᱮᱸᱜᱟ ᱛᱤ ᱛᱮᱠᱚ ᱚᱡᱚᱜ ᱟᱭᱟ᱾ ᱱᱤᱭᱟᱹ ᱛᱟᱭᱚᱢ ᱫᱚ ᱚᱡᱚᱜ ᱪᱟᱯᱟ ᱡᱚᱠᱷᱚᱱ ᱢᱮᱱᱟᱜ ᱛᱟᱵᱚᱣᱟ ᱛᱟᱦᱞᱮ ᱵᱚᱠᱚᱛ ᱵᱟᱹᱦᱩ ᱜᱚᱡ ᱮᱱᱟᱭ ᱵᱟ ᱦᱚᱧᱦᱟᱨ ᱛᱮᱫ ᱩᱱᱤ ᱚᱡᱚᱜ ᱫᱟᱲᱮᱣᱟᱭᱟᱭ ᱥᱮ ᱵᱟᱝ? ᱥᱮ ᱢᱟᱢᱚ ᱦᱚᱧᱦᱟᱨ ᱛᱮᱫ ᱮ ᱜᱚᱡ ᱮᱱᱟᱭ ᱵᱷᱟᱹᱜᱽᱱᱟᱹ ᱵᱟᱹᱦᱩ ᱩᱱᱤ ᱥᱩᱱᱩᱢ ᱥᱟᱥᱟᱝ ᱮ ᱚᱡᱚᱜ ᱫᱟᱲᱮᱣᱟᱭᱟᱭ ᱥᱮ ᱵᱟᱝ? ᱪᱮᱞᱮ ᱱᱚᱝᱠᱟᱱᱟᱜ ᱥᱚᱢᱢᱩᱠᱷᱤᱱ ᱠᱟᱱᱟ ᱯᱮ ᱥᱮ ᱵᱟᱝ ᱟᱯᱮ ᱚᱲᱟᱜ ᱨᱮ ᱡᱟᱦᱟᱸ ᱠᱚᱧ ᱞᱟᱹᱭᱫᱟ ᱚᱱᱟ ᱫᱚ ᱥᱚᱢᱢᱩᱠᱷᱤᱱ ᱨᱮᱱᱟᱜ ᱜᱮ ᱠᱟᱛᱷᱟ ᱠᱟᱱᱟ ᱡᱟᱛᱮ ᱚᱱᱟ ᱤᱫᱤ ᱠᱟᱛᱮ ᱡᱷᱚᱜᱽᱲᱟ ᱵᱟᱝ ᱦᱩᱭᱩᱜ ᱢᱟ ᱚᱱᱟ ᱦᱚᱛᱮᱡ ᱛᱮᱜᱮ ᱱᱚᱣᱟ ᱠᱚᱫᱚ ᱞᱟᱹᱭ ᱚᱱᱮ ᱩᱱ ᱥᱚᱢᱚᱭ ᱫᱚ ᱟᱭᱢᱟ ᱨᱚᱠᱚᱢ ᱟᱭᱢᱟ ᱨᱚᱠᱚᱢ ᱵᱩᱫᱽᱫᱷᱤ ᱠᱚ ᱞᱟᱹᱭ ᱛᱟᱠᱚᱣᱟ ᱚᱠᱚᱭ ᱨᱮᱱ ᱵᱮᱥᱤ ᱜᱮᱭᱟ ᱠᱚ ᱧᱩ ᱦᱚᱲ ᱩᱱᱤ ᱜᱮ ᱡᱤᱛᱟᱹᱜᱼᱟᱭ ᱛᱟᱦᱞᱮ ᱧᱮᱞ ᱫᱟᱢ ᱵᱟᱠᱚ ᱵᱟᱲᱟᱭ ᱛᱟᱦᱮᱸᱫ ᱤᱧ ᱞᱟᱹᱭ ᱠᱮᱫ ᱛᱮ ᱡᱚᱡᱚᱢ ᱛᱤ ᱛᱮ ᱚᱡᱚᱜ ᱟᱭ ᱦᱩᱭᱩᱜᱼᱟ ᱵᱟᱠᱷᱟᱱ ᱞᱮᱸᱜᱟ ᱛᱤ ᱛᱮᱠᱚ ᱚᱡᱚᱜ ᱟᱭ ᱠᱟᱱ ᱛᱟᱦᱮᱸᱫ ᱭᱟ

ᱡᱚᱠᱷᱚᱱ ᱩᱱᱤ ᱜᱚᱡ ᱢᱟᱹᱨᱤ ᱡᱚᱠᱷᱚᱱ ᱵᱚᱱ ᱩᱰᱩᱠ ᱠᱮᱫᱮᱭᱟ ᱚᱱᱮ ᱩᱱ ᱥᱚᱢᱚᱭ ᱜᱚᱜᱚ ᱦᱚᱲ ᱛᱟᱠᱚ ᱧᱮᱞ ᱟᱯᱮ ᱢᱤᱫᱴᱟᱝ ᱨᱟᱹᱯᱩᱫ ᱴᱩᱠᱩᱡ ᱨᱮ ᱜᱩᱨᱤᱡ ᱠᱚ ᱞᱮᱣᱦᱟ ᱠᱮᱫᱟ ᱞᱮᱣᱦᱟᱭ ᱜᱮᱭᱟ ᱯᱟᱥᱮ ᱵᱟᱝ ᱱᱚᱛᱮ ᱫᱚ ᱞᱮᱣᱦᱟ ᱛᱚ ᱟᱨ ᱰᱟᱝᱨᱟ ᱜᱚᱲᱟ ᱨᱮ ᱢᱤᱫᱴᱟᱝ ᱴᱩᱠᱩᱡ ᱡᱚᱱᱚᱜ ᱢᱮᱱᱟᱜᱼᱟ ᱚᱱᱟ ᱦᱚᱸᱯᱮ ᱥᱮᱸᱫᱽᱨᱟ ᱩᱰᱩᱠ ᱠᱮᱫᱟ ᱩᱱ ᱯᱮ ᱧᱮᱞᱟ ᱞᱮᱸᱜᱟ ᱛᱤ ᱛᱮᱜᱮ ᱚᱱᱟ ᱜᱩᱨᱤᱡ ᱫᱟᱜ ᱤᱨᱪᱤ ᱤᱫᱤᱭᱮᱫᱟᱭ ᱪᱮᱞᱮ ᱚᱱᱠᱟ ᱜᱮᱥᱮ ᱵᱟᱝ ᱟᱨ ᱩᱱᱤ ᱦᱚᱸ ᱞᱮᱸᱜᱟ ᱛᱤ ᱛᱮᱜᱮ ᱚᱱᱟ ᱡᱚᱱᱚᱜ ᱫᱚᱭ ᱥᱟᱵ ᱠᱟᱛᱮ ᱤᱫᱤᱭᱮᱫᱟᱭ ᱛᱟᱦᱞᱮ ᱡᱚᱡᱚᱢ ᱛᱤ ᱛᱮ ᱪᱮᱫᱟᱜ ᱵᱟᱝ ᱦᱩᱭ ᱞᱮᱱᱟ ᱢᱟᱱᱮ ᱫᱚ ᱜᱩᱡᱩᱜ ᱪᱷᱩᱛ ᱨᱮᱱᱟᱜ ᱵᱚ ᱠᱟᱹᱢᱤᱭᱮᱫ ᱦᱚᱛᱮᱡ ᱛᱮ ᱚᱱᱟ ᱫᱚ ᱞᱮᱸᱜᱟ ᱛᱤ ᱛᱮᱜᱮ ᱵᱚᱨᱟᱵᱚᱨ ᱠᱟᱹᱢᱤᱜᱼᱟ ᱛᱤᱱ ᱜᱷᱟᱹᱲᱤᱡ ᱪᱷᱩᱛ ᱨᱮᱵᱚᱱ ᱛᱟᱦᱮᱱᱟ ᱜᱤᱫᱽᱨᱟᱹ ᱡᱟᱱᱟᱢ ᱨᱮᱫᱚ ᱵᱚᱱ ᱧᱮᱞᱟ ᱡᱚᱡᱚᱢ ᱛᱤ ᱛᱮ ᱡᱚᱠᱷᱚᱱ ᱪᱷᱩᱛ ᱟᱵᱚ ᱵᱚᱱ ᱯᱮᱲᱟᱣ ᱫᱟ ᱫᱷᱟᱹᱭ ᱵᱩᱰᱷᱤ ᱯᱮᱲᱟᱣ ᱫᱟ ᱪᱮᱫ ᱛᱮ ᱜᱩᱨᱤᱡ ᱫᱟᱜ ᱫᱚ ᱵᱟᱝ ᱩᱱ ᱫᱚ ᱦᱚᱞᱚᱝ ᱫᱟᱜ ᱟᱫᱣᱟ ᱪᱟᱣᱞᱮ ᱦᱚᱞᱚᱝ ᱨᱮᱱᱟᱜ ᱫᱟᱜ ᱟᱴᱟ ᱫᱚ ᱵᱟᱝ ᱠᱟᱱᱟ ᱥᱮ ᱢᱚᱭᱫᱟ ᱜᱚᱞᱟᱣ ᱠᱟᱛᱮ ᱫᱚ ᱵᱟᱝ ᱚᱱᱟ ᱦᱚᱞᱚᱝ ᱫᱟᱜ ᱞᱮᱣᱦᱟ ᱠᱮᱫ ᱛᱮ ᱟᱫᱚ ᱟᱵᱚ ᱠᱚᱲᱟᱢ ᱨᱮ ᱯᱷᱮᱰ ᱟᱵᱚᱱ ᱠᱟᱱᱟᱭ ᱪᱮᱞᱮ ᱚᱱᱠᱟ ᱜᱮᱛᱚ ᱯᱷᱮᱰ ᱜᱮᱭᱟ ᱠᱚ ᱛᱚ ᱢᱮᱱᱠᱷᱟᱱ ᱟᱫᱚ ᱪᱮᱫᱟᱜ ᱯᱷᱮᱰ ᱟᱵᱚᱱ ᱠᱟᱱᱟ ᱵᱟᱵᱚ ᱠᱩᱞᱤᱭᱮ ᱠᱟᱱᱟ ᱢᱤᱫᱴᱟᱝ ᱠᱚᱲᱟ ᱜᱤᱫᱽᱨᱟᱹ ᱡᱟᱱᱟᱢᱮ ᱨᱚᱦᱚᱭ ᱯᱷᱮᱰ ᱟᱹᱫᱤᱧᱟᱭ ᱠᱩᱲᱤ ᱜᱤᱫᱽᱨᱟᱹ ᱡᱟᱱᱟᱢ ᱨᱚᱦᱚᱭ ᱯᱷᱮᱰ ᱟᱹᱫᱤᱧᱟᱭ ᱢᱮᱱᱠᱷᱟᱱ ᱪᱮᱫᱟᱜ ᱮᱢ ᱯᱷᱮᱰ ᱟᱹᱫᱤᱧᱟ ᱚᱱᱠᱟ ᱫᱚ ᱱᱚᱣᱟ ᱡᱩᱫᱤ ᱠᱩᱠᱞᱤ ᱵᱟᱢ ᱫᱚᱦᱚᱭᱟ ᱛᱮᱞᱟ ᱵᱟᱢ ᱧᱟᱢᱟ ᱚᱱᱟᱛᱮ ᱠᱩᱠᱞᱤ ᱫᱚᱦᱚᱭ ᱢᱮ ᱛᱮᱞᱟ ᱫᱚᱢ ᱧᱟᱢᱟ ᱵᱟᱢ ᱥᱮᱸᱫᱽᱨᱟ ᱞᱮᱠᱷᱟᱱ ᱡᱮᱢᱚᱱ ᱵᱟᱢ ᱧᱟᱢᱟ ᱡᱟᱦᱟᱱᱟᱜ ᱜᱮ ᱚᱲᱟᱜ ᱨᱮ ᱫᱩᱲᱩᱵ ᱠᱟᱛᱮ ᱪᱮᱞᱮ ᱟᱲᱟᱜ ᱥᱟᱠᱟᱢ ᱯᱮ ᱧᱟᱢᱟ ᱚᱠᱟ ᱛᱮᱯᱮ ᱧᱟᱢᱟ ᱪᱚᱞᱚ ᱱᱤᱛᱚᱜ ᱫᱚ ᱚᱱᱮ ᱤᱭᱟᱹ ᱟᱲᱟᱜ ᱠᱚ ᱦᱩᱭ ᱠᱟᱱᱟ ᱚᱱᱟ ᱠᱩᱞᱢᱤ ᱟᱲᱟᱜ ᱠᱚ ᱦᱩᱭ ᱠᱟᱱᱟ ᱪᱚᱞᱚ ᱜᱟᱛᱮ ᱚᱨᱟ ᱩᱨᱤ ᱵᱟᱵᱚᱱ ᱜᱚᱞᱯᱷᱚᱭᱟ ᱫᱟᱨᱮ ᱵᱩᱴᱟᱹ ᱨᱮᱫᱚ ᱪᱚᱞᱚ ᱱᱟ ᱴᱷᱤᱠ ᱯᱮ ᱧᱟᱢᱟ ᱢᱤᱫ ᱜᱚᱪᱷᱟ ᱠᱟᱛᱮ ᱢᱤᱫ ᱩᱛᱩ ᱠᱟᱛᱮ ᱫᱚ ᱧᱟᱢᱚᱜ ᱠᱟᱱ ᱜᱮᱭᱟ ᱪᱮᱞᱮ ᱦᱮᱸ ᱥᱮ ᱵᱟᱝ ᱛᱟᱦᱞᱮ ᱥᱮᱸᱫᱽᱨᱟ ᱯᱮ ᱪᱟᱞᱟᱣᱮᱱ ᱦᱚᱛᱮᱡ ᱛᱮᱯᱮ ᱧᱟᱢ ᱠᱮᱫᱟ ᱱᱚᱣᱟ ᱥᱤᱥᱴᱮᱢ ᱠᱚ ᱥᱮᱸᱫᱽᱨᱟᱭ ᱦᱩᱭᱩᱜᱼᱟ ᱛᱚᱵᱮ ᱮᱱᱟᱢ ᱧᱟᱢᱟ ᱵᱟᱠᱷᱟᱱ ᱵᱟᱢ ᱧᱟᱢᱟ ᱱᱚᱣᱟ ᱦᱚᱞᱚᱝ ᱫᱟᱜ ᱫᱚᱠᱚ ᱯᱷᱮᱰ ᱟᱢᱟ ᱱᱚᱣᱟ ᱫᱚ ᱥᱟᱹᱨᱤ ᱠᱟᱛᱷᱟ ᱠᱟᱱᱟ ᱢᱮᱱᱠᱷᱟᱱ ᱱᱚᱰᱮ ᱵᱟᱨᱭᱟ ᱫᱤᱠ ᱢᱮᱱᱟᱜᱼᱟ ᱢᱤᱫᱴᱟᱝ ᱠᱚᱲᱟ ᱟᱨ ᱢᱤᱫᱴᱟᱝ ᱠᱩᱲᱤ ᱠᱩᱲᱤ ᱡᱟᱱᱟᱢ ᱞᱮᱱᱠᱷᱟᱱ ᱚᱠᱟ ᱫᱷᱟᱨᱮ ᱠᱚ ᱯᱷᱮᱰ ᱟᱢᱟ ᱠᱚᱲᱟᱭ ᱡᱟᱱᱟᱢ ᱞᱮᱱᱠᱷᱟᱱ ᱚᱠᱟ ᱫᱷᱟᱨᱮ ᱠᱚ ᱯᱷᱮᱰ ᱟᱢᱟ ᱛᱟᱞᱟ ᱠᱚᱲᱟᱢ ᱨᱮ ᱡᱟᱦᱟᱸᱭ ᱯᱷᱮᱰ ᱟᱢ ᱠᱟᱱᱟ ᱩᱱᱤ ᱫᱚ ᱵᱟᱭ ᱴᱷᱤᱠ ᱠᱮᱫᱟ ᱫᱷᱟᱨᱮ ᱢᱮᱱᱟᱜᱼᱟ᱾ ᱠᱚᱲᱟᱭ ᱡᱟᱱᱟᱢ ᱞᱮᱱ ᱠᱷᱟᱱ ᱦᱟᱸᱥᱡᱟᱝ ᱨᱮᱠᱚ ᱯᱷᱮᱫ ᱟᱭᱟ, ᱠᱩᱲᱤᱭ ᱡᱟᱱᱟᱢ ᱞᱮᱱ ᱠᱷᱟᱱ ᱦᱟᱹᱥᱞᱤ ᱡᱟᱝ ᱨᱮᱠᱚ ᱯᱷᱮᱫ ᱟᱭᱟ᱾ ᱱᱚᱰᱮ ᱵᱟᱨᱭᱟ ᱡᱟᱝ ᱢᱮᱱᱟᱜᱼᱟ᱾ ᱱᱚᱣᱟ ᱡᱟᱝ ᱨᱮᱱᱟᱜ ᱪᱮᱫᱟᱜ ᱠᱚ ᱧᱩᱛᱩᱢ ᱠᱟᱣᱫᱟ ᱦᱟᱸᱥᱡᱟᱝ ᱦᱟᱹᱥᱞᱤ ᱡᱟᱝ? ᱦᱟᱸᱥ ᱦᱟᱹᱥᱞᱤᱭᱟᱜ ᱪᱮᱬᱮ ᱱᱚᱣᱟ ᱵᱮᱞᱮ ᱠᱷᱚᱱ ᱜᱮ ᱢᱟᱹᱱᱢᱤ ᱡᱟᱱᱟᱢ ᱫᱚ ᱦᱩᱭ ᱞᱮᱱᱟ ᱯᱤᱞᱪᱩ ᱦᱟᱲᱟᱢ ᱟᱨ ᱯᱤᱞᱪᱩ ᱵᱩᱰᱷᱤᱭᱟᱜ ᱱᱚᱰᱮ ᱠᱟᱨᱟᱢ ᱵᱤᱱᱛᱤ ᱠᱚ ᱢᱮᱱᱟᱜ ᱯᱮᱭᱟ ᱡᱟᱦᱟᱸᱭ ᱠᱚ ᱢᱮᱱᱟᱜ ᱯᱮᱭᱟ ᱠᱟᱨᱟᱢ ᱵᱤᱱᱛᱤ ᱠᱚ ᱵᱟᱹᱱᱩᱜ ᱯᱮᱭᱟ ᱠᱟᱨᱟᱢ ᱵᱤᱱᱛᱤ ᱠᱚᱠᱚ ᱛᱟᱦᱮᱸ ᱞᱮᱱᱠᱷᱟᱱ ᱤᱧᱟᱹᱜ ᱠᱟᱛᱷᱟ ᱠᱚ ᱛᱩᱞᱟᱹ ᱡᱚᱠᱷᱟ ᱠᱮᱭᱟ ᱦᱩᱱᱟᱹᱝ ᱡᱮ ᱦᱮᱸ ᱵᱟᱝ ᱥᱮ ᱴᱷᱤᱠ ᱚᱸᱰᱮ ᱵᱟᱨᱭᱟ ᱡᱟᱝ ᱢᱮᱱᱟᱜᱼᱟ ᱦᱟᱥᱡᱟᱝ ᱟᱨ ᱦᱟᱹᱥᱞᱤ ᱡᱟᱝ ᱚᱱᱟᱛᱮ ᱠᱚᱲᱟ ᱠᱷᱟᱱ ᱫᱚ ᱦᱟᱥᱡᱟᱝ ᱨᱮᱠᱚ ᱯᱷᱮᱰ ᱟᱭᱟ ᱟᱨ ᱠᱩᱲᱤ ᱠᱷᱟᱱ ᱫᱚ ᱦᱟᱹᱥᱞᱤ ᱡᱟᱝ ᱨᱮᱠᱚ ᱵᱮᱨᱮᱞ ᱛᱟᱦᱚᱞᱮ ᱚᱱᱟ ᱟᱵᱚ ᱵᱚᱱ ᱵᱟᱲᱟᱭ ᱠᱮᱫᱟ ᱡᱮ ᱚᱡᱚᱜ ᱡᱟᱯᱟᱜ ᱨᱮᱱᱟᱜ ᱠᱟᱛᱷᱟ ᱟᱫᱚ ᱵᱟ ᱦᱚᱧᱦᱟᱨ ᱟᱨ ᱢᱟᱢᱚ ᱦᱚᱧᱦᱟᱨᱟᱜ ᱫᱚ ᱟᱹᱣᱨᱤ ᱵᱚᱱ ᱵᱟᱲᱟᱭ ᱥᱟᱹᱛᱟ ᱥᱮ ᱯᱮ ᱵᱟᱲᱟᱭ ᱠᱮᱫᱟ ᱵᱟᱭ ᱟᱹᱣᱨᱤ ᱵᱚᱱ ᱵᱟᱲᱟᱭᱟ ᱛᱚ ᱢᱟᱢᱚ ᱦᱚᱧᱦᱟᱨ ᱡᱩᱫᱤ ᱥᱮ ᱵᱟ ᱦᱚᱧᱦᱟᱨ ᱱᱩᱠᱤᱱ ᱫᱚ ᱵᱟᱠᱚ ᱡᱚᱴᱮᱫᱚᱜᱼᱟ ᱱᱚᱣᱟ ᱫᱚᱵᱚᱱ ᱵᱟᱲᱟᱭᱟ ᱥᱮ ᱵᱟᱝ ᱡᱚᱴᱮ ᱫᱚᱜ ᱜᱮᱭᱟ ᱵᱚᱱ ᱵᱟ ᱦᱚᱧᱦᱟᱨᱤᱭᱟ ᱵᱟᱵᱚᱱ ᱡᱚᱴᱮ ᱫᱚᱜ ᱜᱮᱭᱟ ᱛᱚ ᱱᱮᱛᱟᱨ ᱫᱚᱠᱚ ᱡᱚᱴᱮ ᱫᱚᱜ ᱱᱮᱛᱟᱨ ᱫᱚ ᱵᱟ ᱦᱚᱧᱦᱟᱨ ᱫᱚ ᱟᱫᱚ ᱵᱟᱹᱱᱩᱜᱼᱟ ᱱᱮᱛᱟᱨ ᱫᱚ ᱫᱟᱫᱟ ᱫᱟᱫᱟᱭᱮᱱᱟ ᱵᱟ ᱦᱚᱧᱦᱟᱨ ᱠᱟᱛᱷᱟ ᱫᱚ ᱟᱣᱩᱴ ᱟᱫᱚ ᱫᱟᱫᱟᱭᱮᱱ ᱠᱷᱟᱱ ᱠᱤᱱ ᱵᱚᱭᱦᱟᱭᱮᱱᱟ ᱠᱤᱱ ᱟᱫᱚ ᱵᱚᱠᱚᱛ ᱵᱟᱹᱦᱩ ᱟᱨ ᱱᱩᱠᱤᱱ ᱫᱚᱠᱤᱱ ᱵᱚᱭᱦᱟᱭᱮᱱᱟ ᱟᱫᱚ ᱩᱱᱤ ᱦᱚᱸ ᱵᱚᱠᱚᱛ ᱵᱟᱹᱦᱩ ᱥᱟᱭᱠᱮᱞ ᱨᱮᱱᱟᱜ ᱥᱟᱢᱟᱝ ᱨᱮ ᱫᱮᱡ ᱠᱟᱛᱮ ᱛᱟᱨ ᱴᱤᱲᱤᱝ ᱴᱤᱲᱤᱝ ᱠᱤᱱ ᱵᱟᱜᱟᱣ ᱮᱱᱟ ᱪᱚᱞᱚ ᱵᱷᱩᱥ ᱠᱚᱨᱟ ᱥᱤᱱᱮᱢᱟ ᱧᱮᱞ ᱟᱫᱚ ᱱᱚᱣᱟ ᱫᱚ ᱚᱠᱟ ᱠᱷᱚᱱ ᱦᱮᱡ ᱟᱫ ᱵᱚᱱᱟ ᱫᱟᱫᱟ ᱫᱚ ᱩᱱᱠᱩ ᱫᱤᱠᱩ ᱴᱷᱮᱱ ᱠᱷᱚᱱ ᱢᱟᱱᱮ ᱪᱷᱟᱹᱛᱤᱠ ᱴᱷᱮᱱ ᱠᱷᱚᱱ ᱪᱷᱟᱹᱛᱤᱠᱟ ᱫᱚ ᱢᱤᱫᱴᱟᱝ ᱦᱚᱸ ᱵᱟᱝ ᱢᱚᱡᱟ ᱞᱟᱹᱭᱟᱹᱧ ᱱᱟᱥᱮᱱᱟᱜ ᱚᱠᱛᱚ ᱛᱟᱦᱮᱸ ᱞᱮᱱᱠᱷᱟᱱ ᱟᱵᱚ ᱫᱚ ᱫᱟᱫᱟ ᱫᱚ ᱟᱞᱟᱫᱟ ᱠᱟᱛᱷᱟ ᱠᱟᱱᱟ ᱟᱨ ᱵᱟ ᱦᱚᱧᱦᱟᱨ ᱟᱞᱟᱫᱟ ᱠᱟᱛᱷᱟ ᱠᱟᱱᱟ ᱫᱤᱫᱤ ᱟᱞᱟᱫᱟ ᱡᱤᱱᱤᱥ ᱠᱟᱱᱟ ᱟᱡᱷᱱᱟᱨ ᱤᱧ ᱟᱞᱟᱫᱟ ᱡᱤᱱᱤᱥ ᱠᱟᱱᱟ ᱤᱧ ᱫᱤᱫᱤ ᱥᱟᱝ ᱫᱚ ᱡᱚᱴᱮᱫ ᱜᱟᱱᱚᱜ ᱛᱤᱧᱟ ᱡᱟᱦᱟᱱᱟᱜ ᱥᱚᱡᱷᱮ ᱥᱚᱡᱷᱮ ᱞᱤᱧ ᱮᱯᱮᱢ ᱫᱟᱲᱮᱭᱟᱜᱼᱟ ᱵᱩᱡᱷᱟ ᱠᱚᱦᱚᱸ ᱦᱩᱭᱩᱜ ᱛᱟᱢᱟ ᱵᱩᱡᱷᱟ ᱠᱚᱦᱚᱧ ᱛᱩᱞ ᱫᱟᱲᱮᱣᱟᱭᱟ ᱟᱡᱱᱟ ᱨᱤᱧ ᱫᱚ ᱵᱟᱝ ᱜᱟᱱᱚᱜᱼᱟ ᱥᱮ ᱯᱮ ᱛᱩᱞ ᱟᱠᱚ ᱠᱟᱱᱟ ᱟᱡᱱᱟ ᱛᱮ ᱯᱮ ᱜᱟᱹᱵᱟᱹᱫᱮᱫ ᱠᱚᱣᱟ ᱥᱮ ᱪᱮᱫ ᱵᱟᱝ ᱜᱟᱱᱚᱜᱼᱟ ᱛᱟᱦᱚᱞᱮ ᱩᱱᱠᱩ ᱞᱮᱠᱟ ᱵᱚᱱ ᱠᱟᱨᱵᱟᱨ ᱞᱮᱠᱷᱟᱱ ᱟᱵᱚ ᱵᱚᱱ ᱪᱟᱵᱟᱜᱼᱟ ᱟᱨ ᱫᱟᱫᱟ ᱫᱚ ᱚᱠᱚᱭ ᱠᱟᱱᱟᱭ ᱫᱟᱫᱟ ᱫᱚ ᱱᱩᱭ ᱠᱟᱱᱟ ᱢᱟᱢᱟᱭᱤᱡ ᱜᱤᱫᱽᱨᱟᱹ ᱠᱟᱱᱟᱭ ᱦᱚᱯᱚᱱ ᱵᱟᱭᱤᱡ ᱜᱤᱫᱽᱨᱟᱹ ᱠᱟᱱᱟᱭ ᱥᱮ ᱢᱟᱨᱟᱝ ᱵᱟᱭᱤᱡ ᱜᱤᱫᱽᱨᱟᱹ ᱠᱟᱱᱟᱭ ᱱᱩᱭ ᱫᱚ ᱫᱟᱫᱟ ᱠᱟᱱᱟᱭ ᱦᱚᱧᱦᱟᱨ ᱛᱚᱨᱚᱯ ᱠᱷᱟᱱ ᱜᱮ ᱩᱱᱠᱩ ᱫᱚ ᱟᱫᱚ ᱠᱚ ᱵᱟᱝ ᱜᱟᱱ ᱞᱮᱱᱟ ᱵᱟ ᱦᱚᱧᱦᱟᱨ ᱱᱟᱠᱚ ᱱᱤᱭᱟᱹ ᱠᱟᱱᱟ ᱥᱤᱥᱴᱮᱢ ᱟᱫᱚ ᱱᱤᱛᱚᱜ ᱫᱚ ᱵᱤᱥᱮᱥᱚᱛ ᱩᱱᱠᱩ ᱪᱷᱟᱹᱛᱤᱠ ᱠᱚ ᱵᱚᱱ ᱠᱩᱥᱤ ᱠᱟᱣᱫᱟ ᱫᱤᱠᱩ ᱥᱟᱱᱟ ᱨᱮᱱᱟᱜ ᱡᱚᱛᱚ ᱤᱪᱪᱷᱟᱹ ᱛᱟᱵᱚᱱ ᱪᱮᱫᱟᱜ ᱵᱚᱱ ᱧᱮᱞᱟ ᱟᱵᱚᱣᱟᱜ ᱚᱲᱟᱜ ᱨᱮᱵᱚᱱ ᱪᱟᱞᱟᱣ ᱞᱮᱱᱠᱷᱟᱱ ᱵᱷᱤᱛᱟᱹᱨ ᱚᱲᱟᱜ ᱵᱟᱹᱱᱩᱜᱼᱟ ᱚᱠᱚᱭᱟᱜ ᱦᱚᱸ ᱢᱮᱱᱟᱜᱼᱟ ᱚᱠᱚᱭ ᱠᱚᱣᱟᱜ ᱢᱮᱱᱟᱜᱼᱟ ᱢᱟᱥᱮ ᱛᱤ ᱛᱩᱞ ᱯᱮ ᱡᱮ ᱟᱞᱮ ᱚᱲᱟᱜ ᱨᱮ ᱵᱷᱤᱛᱟᱹᱨ ᱢᱮᱱᱟᱜᱼᱟ ᱵᱟᱹᱱᱩᱜᱼᱟ ᱢᱮᱱᱠᱷᱟᱱ ᱵᱚᱸᱜᱟ ᱫᱚ ᱢᱮᱱᱟᱜ ᱠᱚ ᱛᱟᱞᱮᱭᱟ ᱪᱮᱞᱮ ᱵᱚᱸᱜᱟ ᱢᱮᱱᱟᱜ ᱠᱚᱣᱟ ᱠᱟᱹᱞᱤ ᱵᱚᱸᱜᱟ ᱥᱚᱨᱚᱥᱚᱛᱤ ᱵᱚᱸᱜᱟ ᱫᱩᱨᱜᱟ ᱵᱚᱸᱜᱟ ᱩᱱᱤ ᱥᱤᱵ ᱵᱚᱸᱜᱟ ᱱᱩᱠᱩ ᱠᱚᱫᱚ ᱢᱮᱱᱟᱜ ᱠᱚ ᱛᱟᱞᱮᱭᱟ ᱟᱫᱚ ᱠᱚ ᱞᱟᱹᱭᱟ ᱜᱚᱢᱠᱮ ᱟᱫᱚ ᱪᱮᱫᱟᱜ ᱟᱫᱚ ᱵᱟᱠᱚ ᱛᱟᱦᱮᱱᱟ ᱩᱱᱠᱩ ᱫᱚ ᱥᱤᱵ ᱫᱚ ᱢᱟᱨᱟᱝ ᱵᱩᱨᱩ ᱠᱟᱱᱟᱭ ᱡᱟᱦᱮᱨ ᱟᱭᱳ ᱫᱚ ᱥᱤᱵ ᱫᱩᱨᱜᱟ ᱠᱟᱱᱟᱭ ᱛᱟᱦᱞᱮ ᱚᱱᱠᱟ ᱜᱮᱛᱚ ᱥᱮ ᱵᱟᱝ ᱵᱷᱟᱜᱮ ᱴᱷᱤᱠ ᱢᱚᱡᱽ ᱛᱮ ᱛᱮᱦᱮᱧ ᱵᱟᱲᱟᱭ ᱠᱟᱜ ᱯᱮ ᱟᱵᱚᱨᱮᱱ ᱵᱚᱸᱜᱟ ᱫᱚ ᱵᱮᱱᱟᱣ ᱵᱟᱠᱚ ᱜᱟᱱᱚᱜᱼᱟ ᱢᱤᱫ ᱟᱵᱚᱨᱮᱱ ᱵᱚᱸᱜᱟ ᱫᱚ ᱟᱹᱠᱷᱨᱤᱧ ᱵᱟᱠᱚ ᱜᱟᱱᱚᱜᱼᱟ ᱵᱟᱨ ᱟᱵᱚᱨᱮᱱ ᱵᱚᱸᱜᱟ ᱫᱚ ᱠᱤᱨᱤᱧ ᱛᱮ ᱵᱟᱠᱚ ᱧᱟᱢᱚᱜᱼᱟ ᱪᱮᱞᱮ ᱵᱮᱱᱟᱣ ᱵᱚᱸᱜᱟ ᱚᱦᱚᱢ ᱵᱮᱱᱟᱣ ᱠᱮᱭᱟ ᱵᱚᱸᱜᱟ ᱫᱚ ᱟᱢᱮ ᱵᱮᱱᱟᱣ ᱟᱠᱟᱫ ᱢᱮᱭᱟᱭ ᱵᱷᱟᱜᱮ ᱴᱷᱤᱠ ᱵᱚᱦᱚᱜ ᱨᱮ ᱵᱟᱭ ᱯᱮ ᱟᱨ ᱡᱩᱫᱤ ᱵᱮᱱᱟᱣ ᱵᱚᱸᱜᱟ ᱢᱮᱱᱟᱜ ᱠᱚ ᱠᱷᱟᱱ ᱫᱟᱜ ᱨᱮ ᱜᱤᱰᱤ ᱠᱟᱠᱚ ᱯᱮ ᱟᱵᱚᱨᱮᱱ ᱵᱚᱸᱜᱟ ᱛᱚ ᱟᱠᱚ ᱵᱟᱠᱚ ᱥᱮᱵᱟ ᱟᱠᱚ ᱠᱟᱱᱟ ᱟᱠᱚᱨᱮᱱ ᱫᱚ ᱪᱮᱫ ᱪᱮᱛᱟᱱ ᱵᱚᱱ ᱥᱮᱵᱟ ᱟᱠᱚ ᱟᱢ ᱜᱚᱜᱚ ᱡᱩᱫᱤ ᱩᱱᱤ ᱵᱟᱭ ᱧᱮᱞᱮ ᱠᱷᱟᱱ ᱟᱡ ᱜᱚᱜᱚ ᱪᱮᱫᱟᱜ ᱮᱢ ᱧᱮᱞᱮᱭᱟ ᱟᱡ ᱜᱚᱜᱚ ᱫᱚ ᱥᱚᱱᱟ ᱨᱮᱱᱟᱜ ᱛᱷᱟᱹᱨᱤ ᱨᱮ ᱫᱟᱠᱟᱭ ᱮᱢᱟᱭ ᱠᱟᱱᱟ ᱟᱨ ᱟᱢ ᱜᱚᱜᱚ ᱫᱚ ᱟᱭᱟᱜ ᱠᱟᱹᱢᱤᱭᱮᱫ ᱛᱟᱭᱟᱭ ᱦᱟᱱᱮ ᱰᱟᱝᱨᱟ ᱜᱚᱲᱟ ᱨᱮ ᱛᱷᱟᱹᱨᱤ ᱢᱮᱱᱟᱜᱼᱟ ᱪᱚᱠᱲᱮ ᱟᱠᱟᱱᱟ ᱚᱱᱟ ᱨᱮ ᱠᱷᱟᱹᱡᱟᱹᱲᱤ ᱮᱢᱟ ᱫᱮᱭᱟᱭ ᱟᱨ ᱢᱮᱛᱟ ᱫᱮᱭᱟ ᱢᱮᱡᱟ ᱟᱱᱵᱮ ᱮ ᱯᱷᱟᱱᱱᱟ ᱵᱩᱲᱤ ᱢᱮᱡᱟ ᱟᱱᱵᱮ ᱟᱵᱚᱨᱮᱱ ᱵᱚᱸᱜᱟ ᱫᱚ ᱱᱤᱨᱟᱠᱟᱨ ᱪᱮᱫ ᱞᱮᱠᱟᱱᱟᱭ ᱛᱤᱱᱟᱹᱜ ᱞᱟᱹᱴᱩ ᱜᱮᱭᱟᱭ ᱵᱮᱴᱮ ᱜᱮᱭᱟᱭ ᱩᱥᱩᱞ ᱜᱮᱭᱟᱭ ᱮᱥᱮᱞ ᱜᱮᱭᱟᱭ ᱵᱟᱢ ᱧᱮᱞ ᱧᱟᱢᱮᱭᱟ ᱢᱟᱨᱟᱝ ᱵᱩᱨᱩ ᱢᱟᱱᱮ ᱥᱤᱵ ᱱᱚᱣᱟ ᱵᱷᱩᱞ ᱠᱟᱛᱷᱟ ᱡᱟᱦᱮᱨ ᱟᱭᱳ ᱢᱟᱱᱮ ᱫᱩᱨᱜᱟ ᱱᱚᱣᱟ ᱵᱷᱩᱞ ᱠᱟᱛᱷᱟ ᱥᱤᱵ ᱟᱨ ᱫᱩᱨᱜᱟ ᱫᱚ ᱱᱩᱠᱤᱱ ᱫᱚ ᱛᱤᱨᱤ ᱡᱩᱨᱤ ᱠᱟᱱᱟ ᱠᱤᱱ ᱦᱟᱲᱟᱢ ᱵᱩᱲᱦᱤ ᱠᱟᱱᱟ ᱠᱤᱱ ᱢᱟᱨᱟᱝ ᱵᱩᱨᱩ ᱟᱜ ᱡᱟᱦᱮᱨ ᱟᱭᱳ ᱫᱚ ᱦᱟᱲᱟᱢ ᱵᱩᱲᱦᱤ ᱱᱩᱠᱤᱱ ᱵᱟᱝ ᱠᱟᱱᱟ ᱱᱩᱠᱤᱱ ᱫᱚᱠᱤᱱ ᱵᱚᱭᱦᱟ ᱠᱟᱱᱟ ᱱᱚᱰᱮ ᱵᱟᱦᱟ ᱥᱮᱨᱮᱧ ᱠᱚᱯᱮ ᱵᱟᱲᱟᱭᱟ ᱡᱟᱦᱟᱸᱭ ᱠᱚ ᱵᱟᱦᱟ ᱥᱮᱨᱮᱧ ᱨᱮ ᱱᱚᱣᱟ ᱠᱟᱛᱷᱟ ᱞᱟᱹᱭ ᱢᱮᱱᱟᱜᱼᱟ ᱫᱟᱹᱭ ᱠᱟᱛᱷᱟ ᱞᱟᱹᱭ ᱢᱮᱱᱟᱜᱼᱟ ᱟᱹᱡᱤᱧ ᱠᱟᱛᱷᱟ ᱞᱟᱹᱭ ᱢᱮᱱᱟᱜᱼᱟ ᱡᱮᱢᱚᱱ ᱟᱨ ᱢᱤᱫᱴᱟᱝ ᱤᱧ ᱩᱭᱦᱟᱹᱨ ᱟᱯᱮ ᱯᱤᱞᱪᱩ ᱦᱟᱲᱟᱢ ᱟᱨ ᱯᱤᱞᱪᱩ ᱵᱩᱰᱷᱤ ᱡᱟᱦᱟᱸ ᱵᱚ ᱞᱟᱹᱭ ᱠᱤᱱᱟ ᱵᱟᱨᱮ ᱵᱟᱨᱮ ᱡᱮ ᱱᱩᱠᱤᱱ ᱢᱮᱱᱟᱜ ᱠᱚᱣᱟ ᱩᱱᱠᱩ ᱨᱮᱱ ᱜᱮ ᱟᱵᱚ ᱫᱚᱵᱚᱱ ᱯᱚᱲᱦᱟ ᱠᱟᱱᱟ ᱞᱟᱹᱭ ᱜᱮᱭᱟ ᱠᱚ ᱩᱱᱠᱤᱱ ᱦᱟᱺᱰᱤ ᱠᱤᱱ ᱧᱩᱭᱟ ᱟᱵᱚ ᱦᱚᱸᱵᱚᱱ ᱦᱟᱺᱰᱤ ᱵᱚᱱ ᱧᱩᱭᱟ ᱞᱟᱹᱭ ᱜᱮᱭᱟ ᱵᱚᱱ ᱱᱩᱠᱤᱱ ᱦᱚᱸ ᱢᱮᱛᱟ ᱵᱚᱱ ᱠᱟᱱᱟ ᱱᱩᱠᱤᱱ ᱫᱚ ᱛᱤᱨᱤ ᱡᱩᱨᱤ ᱫᱚᱠᱤᱱ ᱵᱟᱝ ᱠᱟᱱᱟ ᱯᱤᱞᱪᱩ ᱦᱟᱲᱟᱢᱤᱡ ᱵᱟᱹᱦᱩ ᱫᱚ ᱯᱤᱞᱪᱩ ᱵᱩᱰᱷᱤ ᱫᱚᱭ ᱵᱟᱝ ᱠᱟᱱᱟ ᱱᱩᱠᱤᱱ ᱦᱚᱸ ᱵᱚᱭᱦᱟ ᱠᱟᱱᱟ ᱠᱤᱱ ᱪᱮᱫ ᱞᱮᱠᱟ ᱵᱚᱭᱦᱟ ᱠᱟᱱᱟ ᱠᱤᱱ ᱦᱟᱸᱥ ᱦᱟᱹᱥᱞᱤᱭᱟ ᱨᱮᱱ ᱵᱮᱞᱮ ᱠᱷᱚᱱ ᱱᱩᱠᱤᱱ ᱛᱮᱭᱟᱨ ᱛᱟᱦᱞᱮ ᱦᱟᱹᱥᱞᱤ ᱡᱚᱠᱷᱚᱱᱮ ᱵᱮᱞᱮ ᱠᱮᱫᱟ ᱵᱟᱨᱭᱟᱭ ᱵᱮᱞᱮ ᱠᱮᱫ ᱫᱚᱭ ᱢᱤᱫᱴᱟᱝ ᱵᱮᱞᱮ ᱠᱷᱚᱱ ᱫᱚ ᱦᱟᱸᱥᱮ ᱯᱤᱞᱪᱩ ᱦᱟᱲᱟᱢᱮ ᱡᱟᱱᱟᱢᱮᱱᱟᱭ ᱟᱨ ᱢᱤᱫᱴᱟᱝ ᱵᱮᱞᱮ ᱠᱷᱚᱱ ᱫᱚ ᱯᱤᱞᱪᱩ ᱵᱩᱲᱦᱤ ᱡᱟᱱᱟᱢᱮᱱᱟᱭ ᱛᱟᱦᱞᱮ ᱮᱸᱜᱟᱛ ᱛᱮᱫ ᱫᱚ ᱦᱟᱹᱥᱞᱤ ᱠᱟᱱᱟᱭ ᱛᱟᱦᱚᱞᱮ ᱱᱩᱠᱤᱱ ᱫᱚ ᱵᱚᱭᱦᱟ ᱠᱟᱱᱟ ᱠᱤᱱ ᱥᱮ ᱦᱟᱲᱟᱢ ᱵᱩᱰᱷᱤ ᱠᱟᱱᱟ ᱠᱤᱱ ᱪᱮᱞᱮ ᱠᱟᱱᱟ ᱠᱤᱱ ᱟᱯᱮ ᱛᱮ ᱵᱤᱪᱟᱹᱨ ᱯᱮ ᱤᱧᱟᱹᱜ ᱠᱟᱛᱷᱟ ᱫᱚ ᱟᱞᱚ ᱯᱮ ᱦᱟᱛᱟᱣ ᱟᱯᱮ ᱫᱚ ᱵᱤᱪᱟᱹᱨ ᱵᱤᱪᱟᱹᱨ ᱨᱮᱱᱟᱜ ᱡᱟᱭᱜᱟᱧ ᱮᱢ ᱠᱟᱜ ᱯᱮᱭᱟ ᱛᱟᱦᱚᱞᱮ ᱮᱸᱜᱟᱛ ᱛᱮᱫ ᱥᱮ ᱜᱚᱜᱚ ᱡᱩᱫᱤ ᱢᱤᱫᱴᱟᱝ ᱠᱟᱱ ᱠᱷᱟᱱᱮ ᱛᱟᱦᱚᱞᱮ ᱱᱩᱠᱤᱱ ᱫᱚᱠᱤᱱ ᱵᱚᱭᱦᱟ ᱠᱟᱱᱟ ᱟᱫᱚ ᱱᱚᱰᱮ ᱠᱟᱛᱷᱟ ᱦᱮᱡ ᱜᱚᱫᱚᱜᱼᱟ ᱵᱚᱭᱦᱟ ᱠᱟᱱ ᱠᱷᱟᱱ ᱠᱤᱱ ᱛᱟᱦᱚᱞᱮ ᱛᱚᱵᱮ ᱫᱚ ᱱᱩᱠᱤᱱ ᱱᱩᱠᱩ ᱡᱟᱦᱟᱸᱭ ᱜᱤᱫᱽᱨᱟᱹ ᱠᱤᱱ ᱦᱩᱭᱮᱱ ᱫᱚ ᱱᱩᱠᱤᱱ ᱫᱚ ᱛᱟᱦᱚᱞᱮ ᱪᱤᱠᱟᱹ ᱛᱮᱠᱤᱱ ᱦᱩᱭᱮᱱᱟ

ᱵᱮᱱᱟᱣ ᱨᱮᱱᱟᱜ ᱱᱚᱣᱟ ᱠᱟᱨᱟᱢ ᱵᱤᱱᱛᱤ ᱨᱮ ᱢᱮᱱᱟᱜᱼᱟ ᱪᱮᱫ ᱞᱮᱠᱟ ᱠᱟᱛᱮ ᱱᱚᱣᱟ ᱫᱷᱟᱹᱨᱛᱤ ᱯᱩᱨᱤ ᱵᱮᱱᱟᱣ ᱮᱱᱟ ᱚᱱᱛᱮ ᱦᱚᱸ ᱵᱟᱹᱧ ᱪᱟᱞᱟᱣ ᱞᱮᱱᱟ ᱡᱮᱞᱮᱧᱚᱜ ᱦᱚᱛᱮᱡ ᱛᱮ ᱥᱩᱫᱩᱧ ᱢᱮᱱᱟ ᱱᱚᱣᱟ ᱫᱷᱟᱹᱨᱛᱤ ᱯᱩᱨᱤ ᱵᱮᱱᱟᱣ ᱠᱟᱛᱮ ᱢᱟᱹᱱᱢᱤ ᱛᱮ ᱱᱚᱣᱟ ᱫᱷᱟᱹᱨᱛᱤ ᱯᱩᱨᱤ ᱥᱟᱡᱟᱣ ᱥᱟᱯᱲᱟᱣᱟ ᱛᱟᱦᱚᱞᱮ ᱢᱟᱹᱱᱢᱤ ᱪᱤᱠᱟᱹ ᱛᱮᱠᱚ ᱦᱩᱭᱩᱜᱼᱟ ᱛᱟᱦᱚᱞᱮ ᱢᱟᱹᱱᱢᱤ ᱡᱩᱫᱤ ᱠᱚ ᱦᱩᱭᱩᱜ ᱠᱟᱱ ᱠᱷᱟᱱ ᱛᱟᱦᱞᱮ ᱴᱷᱟᱹᱠᱩᱨ ᱟᱭᱟᱜ ᱢᱟᱹᱭᱞᱟᱹ ᱛᱮ ᱵᱟᱨᱭᱟ ᱪᱮᱬᱮᱭ ᱵᱮᱱᱟᱣ ᱠᱮᱫ ᱠᱤᱱᱟ ᱢᱤᱫᱴᱟᱝ ᱫᱚ ᱦᱟᱸᱥ ᱟᱨ ᱟᱨ ᱢᱤᱫᱴᱟᱝ ᱫᱚ ᱦᱟᱹᱥᱞᱤ ᱱᱩᱠᱤᱱ ᱦᱟᱸᱥ ᱦᱟᱹᱥᱞᱤ ᱟᱜ ᱪᱮᱬᱮᱭᱟᱜ ᱵᱮᱞᱮ ᱠᱷᱚᱱ ᱜᱮ ᱯᱤᱞᱪᱩ ᱦᱟᱲᱟᱢ ᱯᱤᱞᱪᱩ ᱵᱩᱰᱷᱤ ᱠᱤᱱ ᱦᱩᱭ ᱮᱱᱟ ᱟᱫᱚ ᱛᱟᱦᱞᱮ ᱯᱤᱞᱪᱩ ᱦᱟᱲᱟᱢ ᱯᱤᱞᱪᱩ ᱵᱩᱰᱷᱤ ᱫᱚ ᱜᱚᱜᱚ ᱫᱚ ᱢᱤᱫᱴᱟᱝ ᱜᱮᱭᱟᱭ ᱛᱟᱦᱞᱮ ᱱᱩᱠᱤᱱ ᱫᱚ ᱵᱚᱭᱦᱟ ᱠᱟᱱᱟ ᱠᱤᱱ ᱛᱟᱦᱞᱮ ᱜᱤᱫᱽᱨᱟᱹ ᱫᱚ ᱪᱤᱠᱟᱹ ᱛᱮᱠᱚ ᱡᱟᱱᱟᱢᱚᱜᱼᱟ ᱪᱮᱞᱮ ᱟᱵᱚ ᱵᱚᱭᱦᱟ ᱵᱚᱭᱦᱟ ᱵᱚᱱ ᱵᱟᱹᱦᱩ ᱡᱟᱶᱟᱭᱚᱜᱼᱟ ᱯᱟᱪᱚ ᱛᱟᱦᱚᱞᱮ ᱡᱩᱫᱤ ᱵᱟᱹᱠᱤᱱ ᱵᱟᱹᱦᱩ ᱡᱟᱶᱟᱭ ᱞᱮᱱᱠᱷᱟᱱ ᱛᱟᱦᱚᱞᱮ ᱜᱤᱫᱽᱨᱟᱹ ᱫᱚ ᱪᱤᱠᱟ ᱛᱮᱠᱤᱱ ᱡᱟᱶᱟᱭ ᱡᱟᱱᱟᱢ ᱠᱚᱣᱟ ᱚᱱᱮ ᱩᱱ ᱥᱚᱢᱚᱭ ᱥᱚᱭᱚᱝ ᱞᱤᱴᱟᱹ ᱜᱚᱥᱟᱭ ᱢᱮᱱᱮ ᱢᱟᱨᱟᱝ ᱵᱩᱨᱩᱣᱟᱜ ᱧᱩᱛᱩᱢ ᱟᱨ ᱢᱤᱫᱴᱟᱝ ᱫᱚ ᱞᱤᱴᱟᱹ ᱛᱟᱭ ᱧᱩᱛᱩᱢ ᱵᱟᱲᱟᱭ ᱠᱟᱛᱟ ᱯᱮ ᱯᱳᱭᱞᱳ ᱧᱩᱛᱩᱢ ᱫᱚ ᱞᱤᱴᱟᱹ ᱛᱟᱭ ᱞᱤᱴᱟᱹ ᱫᱚ ᱜᱚᱰᱮᱛ ᱠᱟᱱᱟᱭ ᱥᱚᱭᱚᱝ ᱴᱷᱟᱹᱠᱩᱨᱤᱡ ᱜᱚᱰᱮᱛ ᱠᱟᱱᱟᱭ ᱴᱷᱟᱹᱠᱩᱨ ᱫᱚ ᱢᱟᱹᱡᱷᱤ ᱦᱟᱲᱟᱢ ᱠᱟᱱᱟᱭ ᱟᱨ ᱞᱤᱴᱟᱹ ᱫᱚ ᱜᱚᱰᱮᱛ ᱠᱟᱱᱟ ᱢᱟᱱᱮ ᱢᱟᱨᱟᱝ ᱵᱩᱨᱩ ᱫᱚ ᱜᱚᱰᱮᱛ ᱠᱟᱱᱟ ᱟᱨ ᱟᱵᱚ ᱫᱚ ᱵᱚᱸᱜᱟ ᱦᱚᱯᱚᱱ ᱠᱟᱱᱟ ᱵᱚᱱ ᱚᱱᱟᱛᱮ ᱵᱚᱸᱜᱟᱣᱟ ᱚᱱᱟ ᱢᱟᱹᱡᱷᱤ ᱯᱚᱨᱤᱠᱟᱴᱷᱟᱢᱳ ᱥᱤᱥᱴᱮᱢ ᱚᱱᱟ ᱟᱵᱚ ᱟᱛᱳ ᱨᱮᱦᱚᱸ ᱢᱮᱱᱟᱜᱼᱟ ᱜᱚᱴᱟ ᱫᱮᱥ ᱫᱤᱥᱚᱢ ᱢᱮᱱᱟᱜᱼᱟ ᱟᱫᱚ ᱱᱩᱭ ᱮ ᱪᱤᱠᱟᱹ ᱞᱮᱫᱟᱭ ᱱᱩᱭ ᱦᱟᱺᱰᱤ ᱫᱚᱦᱚ ᱦᱚᱪᱚ ᱞᱮᱫ ᱠᱤᱱᱟᱭ ᱠᱟᱹᱴᱤᱡ ᱠᱷᱟᱴᱚ ᱧᱚᱜ ᱤᱧ ᱞᱟᱹᱭᱫᱟ ᱦᱟᱺᱰᱤ ᱫᱚᱦᱚ ᱦᱚᱪᱚ ᱞᱮᱫ ᱠᱤᱱᱟᱭ ᱚᱱᱟ ᱦᱟᱺᱰᱤ ᱱᱩᱠᱤᱱ ᱠᱤᱱ ᱧᱩ ᱞᱮᱫ ᱛᱮ ᱵᱚᱭᱦᱟ ᱥᱟᱹᱜᱟᱹᱭ ᱨᱮ ᱫᱷᱩᱨᱤ ᱮᱢ ᱞᱟᱹᱜᱤᱫ ᱛᱮᱜᱮ ᱦᱟᱺᱰᱤ ᱫᱚᱦᱚ ᱫᱚ ᱱᱚᱝᱠᱟᱭ ᱧᱩ ᱦᱚᱪᱚ ᱠᱮᱫ ᱠᱤᱱᱟ ᱱᱩᱠᱤᱱ ᱫᱚᱠᱤᱱ ᱵᱩᱞ ᱮᱱᱟ ᱵᱩᱞ ᱠᱟᱛᱮ ᱵᱚᱭᱦᱟ ᱵᱷᱤᱛᱨᱤ ᱨᱮ ᱫᱷᱩᱨᱤ ᱥᱟᱹᱜᱟᱹᱭ ᱮᱱᱟ ᱟᱨ ᱚᱱᱟ ᱨᱮᱱᱟᱜ ᱡᱚ ᱛᱮᱜᱮ ᱱᱩᱠᱩ ᱢᱟᱹᱱᱢᱤ ᱫᱚᱠᱚ ᱵᱟᱹᱫ ᱮᱱᱟ ᱱᱤᱭᱟᱹ ᱦᱚᱛᱮᱡ ᱛᱮ ᱢᱟᱹᱱᱢᱤ ᱫᱚᱠᱚ ᱦᱮᱡ ᱞᱮᱱᱟ ᱵᱚᱭᱦᱟ ᱵᱚᱭᱦᱟ ᱫᱚ ᱵᱤᱦᱟᱹ ᱵᱟᱯᱞᱟ ᱠᱟᱛᱮ ᱫᱚ ᱵᱟᱝ ᱩᱱᱠᱤᱱ ᱫᱚ ᱚᱵᱩᱡᱽ ᱛᱮ ᱧᱩ ᱵᱩᱞ ᱠᱟᱛᱮ ᱚᱱᱟ ᱦᱚᱛᱮᱡ ᱛᱮ ᱟᱵᱚ ᱦᱚᱸᱠᱚ ᱢᱮᱱ ᱦᱚᱪᱚ ᱞᱮᱫᱟ ᱚᱱᱮ ᱩᱱ ᱥᱚᱢᱚᱭ ᱡᱮ ᱱᱚᱣᱟ ᱫᱚ ᱫᱷᱚᱨᱚᱢ ᱨᱮᱱᱟᱜ ᱦᱟᱺᱰᱤ ᱠᱟᱱᱟ ᱧᱩ ᱫᱚᱵᱚᱱ ᱧᱩᱭᱟ ᱵᱟᱹᱲᱛᱤ ᱫᱚ ᱵᱟᱵᱚᱱ ᱧᱩᱭᱟ ᱱᱤᱛ ᱦᱚᱸ ᱫᱷᱟᱹᱨᱤᱡ ᱡᱟᱦᱟᱸᱭ ᱠᱚ ᱚᱱᱟ ᱵᱚᱸᱜᱟ ᱯᱨᱚᱥᱟᱫ ᱞᱮᱠᱟ ᱠᱚ ᱧᱩᱭᱮᱫᱟ ᱩᱱᱠᱩ ᱫᱚ ᱚᱠᱚᱭ ᱦᱚᱸ ᱵᱟᱠᱚ ᱵᱩᱞ ᱵᱷᱩᱛᱲᱟᱹᱝᱚᱜ ᱠᱟᱱᱟ ᱡᱟᱦᱟᱸᱭ ᱩᱱᱤ ᱵᱚᱸᱜᱟᱣᱟᱜ ᱠᱟᱛᱷᱟ ᱨᱮᱱᱟᱜ ᱜᱟᱲᱠᱮ ᱡᱟᱦᱟᱸᱭ ᱯᱟᱨᱚᱢ ᱟᱠᱟᱫᱟᱭ ᱩᱱᱤ ᱫᱚ ᱯᱷᱩᱨᱩᱜ ᱛᱮ ᱵᱟᱫ ᱠᱟᱛᱮ ᱜᱞᱟᱥ ᱛᱮ ᱧᱩ ᱠᱮᱫᱟᱭ ᱚᱱᱟᱛᱮ ᱞᱟᱡ ᱵᱟᱝ ᱵᱤᱞᱤᱱᱟ ᱪᱮᱫ ᱮ ᱪᱤᱠᱟᱹ ᱠᱮᱫᱟ ᱵᱮᱴᱤ ᱛᱮ ᱧᱩ ᱠᱮᱫᱟᱭ ᱚᱱᱟ ᱛᱮᱦᱚᱸ ᱵᱟᱝ ᱵᱤᱞᱤᱱᱟ ᱚᱱᱟ ᱴᱩᱠᱩᱡ ᱮ ᱵᱷᱩᱜᱟᱹᱜ ᱠᱮᱫ ᱛᱮ ᱟᱫᱚ ᱠᱚ ᱫᱩᱞ ᱡᱚᱝ ᱠᱟᱱᱟ ᱜᱚᱫ ᱜᱚᱫ ᱵᱚᱞᱮ ᱚᱱᱠᱟ ᱠᱟᱛᱮ ᱵᱚ ᱫᱩᱞ ᱡᱚᱝ ᱠᱟᱱᱟ ᱥᱮ ᱵᱟᱝ ᱛᱟᱦᱞᱮ ᱚᱱᱠᱟ ᱡᱩᱫᱤᱢ ᱫᱩᱞ ᱡᱚᱝᱟ ᱟᱢ ᱫᱚᱢ ᱪᱤᱠᱟᱹᱜᱼᱟ ᱟᱢ ᱫᱚᱢ ᱠᱚᱝᱠᱟᱜᱼᱟ ᱦᱟᱱᱮ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱪᱤᱠᱟᱹ ᱞᱮᱱᱟ ᱠᱚᱝᱠᱟ ᱠᱩᱝᱠᱤ ᱞᱮᱱᱟ ᱠᱤᱱ ᱵᱚᱭᱦᱟ ᱵᱷᱤᱛᱨᱤ ᱨᱮ ᱢᱤᱞᱚᱱ ᱵᱚᱱᱫᱷᱚᱱ ᱦᱩᱭ ᱞᱮᱱ ᱛᱟᱹᱠᱤᱱᱟ ᱟᱢ ᱦᱚᱸ ᱯᱟᱞᱮᱱ ᱪᱮᱫ ᱪᱚᱝ ᱠᱟᱹᱭ ᱜᱚᱫ ᱠᱟᱜᱼᱟ ᱟᱛᱳ ᱚᱲᱟᱜ ᱨᱮ ᱚᱱᱠᱟᱱᱟᱜ ᱵᱮᱥᱟᱹᱜᱟᱹᱭ ᱠᱟᱹᱢᱤ ᱚᱱᱟᱛᱮ ᱥᱟᱱᱟᱢ ᱠᱚᱴᱷᱮᱱ ᱱᱮᱦᱚᱨ ᱛᱟᱦᱮᱱ ᱠᱟᱱᱟ ᱦᱟᱺᱰᱤ ᱫᱚ ᱵᱚᱸᱜᱟᱣᱟᱜ ᱠᱟᱱᱟ ᱵᱚᱸᱜᱟ ᱞᱮᱠᱟ ᱧᱩᱭ ᱢᱮ ᱵᱚᱸᱜᱟ ᱪᱮᱫ ᱛᱮᱢ ᱮᱢᱟᱭ ᱠᱟᱱᱟ ᱚᱱᱟ ᱛᱮᱜᱮ ᱟᱢ ᱦᱚᱸ ᱧᱩᱭ ᱢᱮ ᱵᱚᱸᱜᱟ ᱯᱷᱩᱲᱩᱜ ᱛᱮ ᱵᱚᱸᱜᱟᱭᱟᱠᱚ ᱵᱟᱹᱴᱤ ᱛᱮᱫᱚ ᱵᱟᱠᱚ ᱫᱩᱞᱟ ᱟᱹᱰᱤ ᱜᱟᱱ ᱫᱚ ᱱᱮᱛᱟᱨ ᱫᱚ ᱵᱟᱹᱴᱤ ᱛᱮ ᱫᱩᱫᱩᱞ ᱵᱚᱱ ᱪᱷᱩᱴᱟᱹᱣ ᱟᱠᱟᱱᱟ ᱤᱧ ᱞᱮᱠᱟᱱᱤᱡ ᱞᱚᱵᱤ ᱛᱟᱱᱟᱜ ᱫᱚ ᱪᱤᱠᱟᱹᱭᱟ ᱵᱟᱹᱲᱛᱤ ᱛᱤᱧ ᱫᱩᱞ ᱞᱮᱠᱷᱟᱱ ᱡᱟ ᱥᱟᱨᱮᱡᱚᱜᱼᱟ ᱵᱚᱸᱜᱟ ᱥᱟᱨᱮᱡ ᱫᱚ ᱵᱟᱹᱧ ᱧᱩᱭᱟ ᱱᱟᱥᱮᱱᱟᱜ ᱯᱮ ᱯᱷᱚᱴᱟ ᱜᱟᱱᱤᱧ ᱦᱤᱨᱤᱡ ᱵᱟᱲᱟ ᱟᱫᱮ ᱛᱮ ᱟᱫᱚ ᱤᱧᱤᱧ ᱫᱩᱲᱩᱵ ᱵᱟᱲᱟᱭᱮᱱᱟ ᱡᱟᱦᱟᱸ ᱠᱟᱱ ᱜᱮ ᱫᱮ ᱵᱟᱝ ᱜᱟᱱᱚᱜᱼᱟ ᱟᱯᱮᱧ ᱢᱮᱛᱟ ᱯᱮ ᱠᱟᱱᱟ ᱜᱚᱜᱚ ᱦᱚᱲ ᱛᱟᱠᱚ ᱟᱯᱮ ᱜᱮ ᱦᱟᱺᱰᱤ ᱯᱮ ᱫᱚᱦᱚᱭᱟ ᱛᱚ ᱟᱯᱮ ᱦᱟᱺᱰᱤ ᱯᱮ ᱫᱚᱦᱚᱭᱟ ᱟᱯᱮ ᱮᱢᱚᱜ ᱟᱯᱮ ᱛᱤᱨᱮ ᱛᱚᱵᱮ ᱟᱨ ᱵᱟᱵᱟ ᱦᱚᱲ ᱠᱚ ᱵᱚᱸᱜᱟ ᱫᱟᱲᱮᱭᱟᱜᱼᱟ ᱱᱚᱣᱟ ᱫᱚ ᱥᱤᱥᱴᱮᱢ ᱠᱟᱱᱟ ᱦᱟᱺᱰᱤ ᱫᱚ ᱜᱚᱜᱚ ᱦᱚᱲ ᱛᱟᱠᱚ ᱠᱚ ᱫᱚᱦᱚᱭᱟ ᱟᱨ ᱡᱮᱫᱤᱱ ᱦᱟᱺᱰᱤ ᱯᱮ ᱫᱚᱦᱚᱭᱟ ᱚᱱᱟ ᱫᱚ ᱱᱮᱢᱟᱪᱟᱨ ᱠᱟᱛᱮ ᱯᱮ ᱫᱚᱦᱚᱭᱟ ᱡᱮ ᱦᱟᱯᱮ ᱤᱧ ᱫᱚ ᱛᱮᱦᱮᱧ ᱫᱚ ᱦᱩᱲᱩ ᱫᱟᱞ ᱢᱮᱱᱟᱜ ᱛᱤᱧᱟ ᱢᱤᱫ ᱫᱤᱱ ᱫᱟᱞ ᱞᱮᱜᱮ ᱦᱟᱱᱟ ᱵᱮᱲᱟ ᱦᱟᱺᱰᱤᱧ ᱫᱚᱦᱚᱭᱟ ᱵᱟᱝ ᱜᱟᱱᱚᱜᱼᱟ ᱵᱚᱸᱜᱟ ᱦᱟᱺᱰᱤ ᱫᱚ ᱚᱱᱠᱟ ᱠᱟᱛᱮ ᱵᱟᱠᱚ ᱫᱚᱦᱚᱭᱟ ᱵᱚᱸᱜᱟ ᱦᱟᱺᱰᱤ ᱡᱮᱫᱤᱱᱮᱢ ᱫᱚᱦᱚᱭᱟ ᱮᱱ ᱦᱤᱞᱳᱜ ᱫᱚ ᱩᱯᱟᱹᱥ ᱦᱩᱭᱩᱜ ᱛᱟᱢᱟ ᱩᱯᱟᱹᱥ ᱠᱟᱛᱮ ᱡᱟᱦᱟᱸ ᱴᱩᱠᱩᱡ ᱨᱮᱢ ᱫᱚᱦᱚᱭᱟ ᱚᱱᱟ ᱴᱩᱠᱩᱡ ᱦᱚᱸ ᱟᱢ ᱰᱟᱹᱵᱽᱨᱟᱹᱣᱮᱢ ᱪᱟᱞᱟᱜ ᱫᱚ ᱚᱱᱟ ᱴᱩᱠᱩᱡ ᱦᱚᱸ ᱰᱟᱹᱵᱽᱨᱟᱹᱣ ᱟᱹᱜᱩᱭᱮ ᱦᱩᱭᱩᱜ ᱛᱟᱢᱟ ᱢᱟᱱᱮ ᱜᱤᱛᱤᱞ ᱥᱟᱯᱷᱟ ᱟᱹᱜᱩᱭᱮ ᱦᱩᱭᱩᱜ ᱛᱟᱢᱟ ᱚᱱᱟ ᱚᱵᱚᱥᱛᱷᱟ ᱨᱮᱜᱮ ᱚᱱᱟ ᱴᱩᱠᱩᱡ ᱨᱮᱜᱮ ᱦᱟᱺᱰᱤ ᱫᱟᱠᱟᱢ ᱤᱥᱤᱱᱟ ᱟᱨ ᱚᱱᱟ ᱦᱟᱺᱰᱤ ᱫᱟᱠᱟᱢ ᱤᱥᱤᱱ ᱠᱷᱟᱱ ᱤᱥᱤᱱ ᱠᱩᱲᱟᱹᱣᱮᱱᱟ ᱚᱱᱟ ᱫᱚ ᱞᱟᱲᱮᱡ ᱦᱩᱭᱩᱜᱼᱟ ᱥᱮ ᱪᱮᱫ ᱞᱟᱲᱮᱡ ᱜᱮᱛᱚ ᱞᱟᱲᱮᱡ ᱟᱠᱚ ᱨᱟᱹᱞᱩ ᱠᱚ ᱞᱟᱜᱟᱣᱟᱜᱼᱟ ᱮᱱᱜᱮ ᱜᱮᱛᱚ ᱟᱫᱚ ᱪᱮᱫ ᱨᱮᱵᱚᱱ ᱞᱟᱲᱮᱡᱟ ᱵᱮᱥ ᱛᱮ ᱵᱟᱲᱟᱭ ᱠᱟᱯᱮ ᱢᱟᱹᱭ ᱛᱟᱠᱚ ᱟᱯᱮ ᱦᱚᱸ ᱵᱟᱲᱟᱭ ᱯᱮ ᱟᱯᱮ ᱦᱚᱸ ᱫᱚᱦᱚ ᱦᱩᱭᱩᱜ ᱛᱟᱯᱮᱭᱟ ᱟᱵᱚᱣᱟᱜ ᱫᱚ ᱥᱚᱢᱟᱡᱽ ᱠᱟᱱᱟ ᱦᱟᱺᱰᱤ ᱫᱚ ᱥᱚᱢᱟᱡᱽ ᱠᱟᱱᱟ ᱯᱟᱹᱣᱨᱟᱹ ᱫᱚ ᱥᱚᱢᱟᱡᱽ ᱫᱚ ᱵᱟᱝ ᱠᱟᱱᱟ ᱡᱟᱦᱟᱸᱭ ᱠᱚ ᱯᱟᱹᱣᱨᱟᱹ ᱯᱮ ᱵᱚᱸᱜᱟᱭᱮᱫ ᱠᱷᱟᱱ ᱢᱮᱛᱟᱵᱚᱱ ᱠᱟᱱᱟ ᱛᱮᱦᱮᱧ ᱱᱚᱣᱟ ᱫᱩᱲᱩᱵ ᱠᱷᱚᱱ ᱜᱮ ᱠᱤᱨᱤᱭᱟᱹ ᱦᱟᱛᱟᱣ ᱯᱮ ᱛᱤᱥ ᱦᱚᱸ ᱚᱲᱟᱜ ᱨᱮ ᱯᱟᱹᱣᱨᱟᱹ ᱵᱟᱹᱧ ᱵᱚᱸᱜᱟᱭᱟ ᱟᱨ ᱟᱯᱮ ᱦᱚᱸᱧ ᱢᱮᱛᱟ ᱯᱮ ᱠᱟᱱᱟ ᱡᱩᱫᱤ ᱟᱞᱮ ᱠᱚ ᱚᱱᱠᱟ ᱯᱮ ᱧᱟᱢ ᱞᱮᱭᱟ ᱯᱟᱹᱣᱨᱟᱹ ᱵᱚᱸᱜᱟ ᱥᱚᱸᱜᱮ ᱥᱚᱸᱜᱮ ᱦᱮᱡ ᱠᱟᱛᱮ ᱪᱟᱯᱟᱫ ᱜᱤᱰᱤ ᱠᱟᱜ ᱞᱮᱭᱟ ᱡᱩᱫᱤ ᱡᱟᱦᱟᱱᱟᱜ ᱞᱮ ᱞᱟᱹᱭ ᱠᱷᱟᱱ ᱢᱟᱹᱡᱷᱤ ᱵᱟᱵᱟ ᱴᱷᱮᱱ ᱥᱚᱸᱜᱮ ᱛᱮᱯᱮ ᱪᱟᱞᱟᱜᱼᱟ ᱢᱟᱹᱡᱷᱤ ᱵᱟᱵᱟ ᱱᱚᱣᱟ ᱠᱟᱱᱟ ᱤᱧᱟᱹᱜ ᱠᱟᱹᱭ ᱤᱧᱤᱡ ᱡᱟᱶᱟᱭ ᱱᱚᱝᱠᱟᱭᱤᱧ ᱠᱟᱱᱟ ᱵᱤᱪᱟᱹᱨᱟᱜ ᱟᱵᱚᱱ ᱚᱱᱟ ᱵᱤᱪᱟᱹᱨ ᱨᱮ ᱯᱟᱞᱮᱱ ᱟᱞᱮ ᱠᱚᱦᱚᱸ ᱞᱮ ᱦᱮᱡ ᱵᱟᱭ ᱜᱟᱱᱚᱜᱼᱟ ᱥᱚᱢᱟᱡᱽ ᱨᱮᱫᱚ ᱯᱟᱹᱣᱨᱟᱹ ᱫᱚ ᱵᱟᱝ ᱵᱟᱝ ᱜᱟᱱᱚᱜᱼᱟ ᱟᱵᱚ ᱫᱚ ᱦᱟᱺᱰᱤ ᱠᱟᱱᱟ ᱡᱟᱦᱟᱸ ᱫᱚ ᱫᱟᱠᱟ ᱛᱮᱵᱚᱱ ᱵᱮᱱᱟᱣᱟ ᱪᱟᱣᱞᱮ ᱛᱮᱵᱚᱱ ᱵᱮᱱᱟᱣᱟ ᱛᱟᱦᱚᱞᱮ ᱚᱱᱟ ᱰᱟᱹᱵᱽᱨᱟᱹ ᱯᱷᱟᱨᱪᱟ ᱦᱮᱡ ᱠᱟᱛᱮ ᱚᱱᱟ ᱩᱯᱟᱹᱥ ᱛᱮᱜᱮ ᱚᱱᱟ ᱟᱢᱮᱢ ᱪᱚᱸᱫᱟ ᱠᱮᱫᱟ ᱢᱮᱱᱠᱷᱟᱱ ᱚᱱᱟ ᱫᱤᱱᱟᱹᱢ ᱡᱟᱦᱟᱸ ᱫᱟᱠᱟᱢ ᱤᱥᱤᱱᱮᱫ ᱚᱱᱟ ᱪᱩᱞᱦᱟᱹ ᱨᱮᱫᱚ ᱟᱵᱟᱨ ᱵᱟᱝ ᱜᱟᱱᱚᱜᱼᱟ ᱛᱮᱞᱮ ᱚᱱᱟ ᱪᱩᱞᱦᱟᱹ ᱨᱮᱫᱚ ᱵᱚᱸᱜᱟ ᱦᱟᱺᱰᱤ ᱵᱟᱠᱚ ᱫᱚᱦᱚᱭᱟ ᱵᱚᱸᱜᱟ ᱦᱟᱺᱰᱤ ᱫᱚᱠᱚ ᱫᱚᱦᱚᱭᱟ ᱡᱟᱦᱟᱸ ᱪᱩᱞᱦᱟᱹ ᱨᱮᱱᱟᱜ ᱠᱚᱲᱟᱢ ᱵᱟᱹᱱᱩᱜᱼᱟ ᱚᱱᱠᱟᱱᱟᱜ ᱪᱩᱞᱦᱟᱹ ᱨᱮ ᱟᱨ ᱚᱱᱟ ᱫᱚ ᱵᱮᱲᱟ ᱨᱟᱠᱟᱵ ᱥᱮᱫ ᱥᱟᱢᱟᱝ ᱠᱟᱛᱮ ᱡᱚᱞᱟᱜ ᱦᱩᱭᱩᱜᱼᱟ ᱯᱚᱥᱪᱤᱢ ᱥᱮᱫ ᱥᱟᱢᱟᱝ ᱠᱟᱛᱮ ᱫᱚ ᱵᱟᱠᱚ ᱡᱚᱞᱟ ᱟᱨ ᱫᱚᱠᱷᱤᱱ ᱢᱟ ᱩᱛᱛᱚᱨ ᱢᱟ ᱪᱩᱞᱦᱟᱹ ᱜᱮ ᱵᱟᱵᱚ ᱵᱮᱱᱟᱣᱟ ᱥᱮ ᱯᱮ ᱵᱮᱱᱟᱣ ᱮᱫᱟ ᱵᱮᱞᱮ ᱵᱮᱱᱟᱣ ᱫᱟᱯᱮ ᱪᱮᱫᱟᱜ ᱵᱟᱵᱚᱱ ᱵᱮᱱᱟᱣᱟ ᱵᱟᱲᱟᱭᱟᱯᱮ ᱵᱟᱲᱟᱭ ᱦᱩᱭᱩᱜᱼᱟ ᱱᱚᱰᱮ ᱧᱮᱞᱟᱯᱮ ᱱᱚᱰᱮ ᱡᱟᱦᱟᱸ ᱪᱩᱞᱦᱟᱹ ᱢᱮᱱᱟᱜ ᱫᱚ ᱱᱚᱣᱟ ᱪᱩᱞᱦᱟᱹ ᱫᱚ ᱩᱛᱛᱚᱨ ᱟᱨ ᱫᱚᱠᱷᱤᱱ ᱥᱮᱫ ᱛᱮ ᱡᱮᱞᱮᱧ ᱜᱮᱭᱟ ᱧᱮᱞ ᱯᱮ ᱱᱚᱣᱟ ᱪᱩᱞᱦᱟᱹ ᱡᱮᱦᱮᱛᱩ ᱢᱮᱱᱟᱜᱼᱟ ᱢᱩᱪᱟᱹᱫ ᱵᱮᱞᱟ ᱨᱮᱱᱟᱜ ᱪᱩᱞᱦᱟᱹ ᱫᱚ ᱱᱚᱝᱠᱟ ᱠᱚ ᱵᱮᱱᱟᱣᱟ ᱩᱛᱛᱚᱨ ᱫᱚᱠᱠᱷᱤᱱ ᱛᱮᱠᱚ ᱡᱩᱞᱟᱜᱼᱟ ᱚᱱᱟ ᱦᱚᱛᱮᱡ ᱛᱮ ᱡᱮᱣᱮᱫ ᱡᱤᱣᱤ ᱨᱮᱫᱚ ᱚᱱᱠᱟᱱᱟᱜ ᱪᱩᱞᱦᱟᱹ ᱵᱟᱠᱚ ᱵᱮᱱᱟᱣᱟ ᱠᱟᱨᱚᱱ ᱫᱚ ᱱᱚᱣᱟ ᱠᱟᱱᱟ ᱛᱟᱦᱞᱮ ᱚᱵᱚᱜᱚᱛᱚ ᱥᱮ ᱵᱩᱡᱽ ᱠᱮᱫᱟ ᱯᱮ ᱪᱩᱞᱦᱟᱹ ᱵᱮᱱᱟᱣ ᱨᱮᱱᱟᱜ ᱪᱮᱫᱟᱜ ᱵᱟᱝ ᱯᱨᱚᱛᱮᱠᱴᱤ ᱡᱤᱱᱤᱥ ᱡᱚᱠᱷᱚᱱ ᱜᱮᱠᱚ ᱢᱟᱱᱟ ᱯᱮᱭᱟ ᱦᱟᱱᱦᱟᱨ ᱵᱩᱰᱷᱤ ᱠᱚ ᱥᱚᱸᱜᱮ ᱥᱚᱸᱜᱮ ᱦᱟᱱᱦᱟᱨ ᱵᱩᱰᱷᱤ ᱢᱮᱛᱟᱭᱟ ᱪᱮᱫᱟᱜ ᱜᱚ ᱟᱹᱞᱤᱧ ᱫᱚ ᱵᱟᱹᱞᱤᱧ ᱵᱟᱲᱟᱭᱟ ᱦᱟᱸᱰᱮ ᱜᱚᱜᱚ ᱦᱚᱸ ᱵᱟᱭ ᱢᱮᱱ ᱠᱟᱜ ᱞᱤᱧᱟ ᱞᱟᱹᱭ ᱟᱹᱞᱤᱧ ᱯᱮ ᱩᱱᱤ ᱡᱩᱫᱤ ᱵᱟᱭ ᱞᱟᱹᱭ ᱫᱟᱲᱮᱭᱟᱜ ᱠᱷᱟᱱ ᱟᱨᱦᱚᱸ ᱡᱟᱦᱟᱸᱭ ᱢᱮᱱᱟᱭᱟ ᱩᱱᱤ ᱴᱷᱮᱱ ᱠᱩᱞᱤ ᱡᱚᱝ ᱦᱩᱭᱩᱜᱼᱟ ᱠᱚᱲᱟ ᱠᱚᱦᱚᱸ ᱚᱱᱠᱟ ᱡᱚᱠᱷᱚᱱ ᱡᱟᱦᱟᱸ ᱵᱟᱢ ᱵᱟᱲᱟᱭᱟ ᱵᱟᱵᱟ ᱴᱷᱮᱱ ᱠᱩᱞᱤ ᱡᱚᱝ ᱢᱮ ᱵᱟᱵᱟ ᱡᱩᱫᱤ ᱵᱟᱭ ᱵᱟᱲᱟᱭ ᱠᱷᱟᱱ ᱦᱚᱯᱚᱱ ᱵᱟ ᱢᱟᱨᱟᱝ ᱵᱟ ᱢᱮᱱᱟᱜ ᱠᱚᱣᱟ ᱥᱮ ᱢᱟᱢᱚ ᱛᱟᱠᱚ ᱢᱮᱱᱟᱜ ᱠᱚᱣᱟ ᱠᱩᱢᱟᱹᱝ ᱛᱟᱠᱚ ᱢᱮᱱᱟᱜ ᱠᱚᱣᱟ ᱠᱩᱞᱤ ᱡᱚᱝ ᱦᱩᱭᱩᱜᱼᱟ ᱢᱤᱫ ᱦᱚᱲ ᱵᱟᱝ ᱦᱩᱭ ᱫᱟᱲᱮᱭᱟᱜᱼᱟᱭ ᱵᱟᱲᱟᱭ ᱡᱚᱛᱚ ᱡᱤᱱᱤᱥ ᱫᱚ ᱟᱨ ᱡᱚᱛᱚ ᱵᱟᱠᱚ ᱵᱟᱲᱟᱭᱟ ᱛᱚ ᱚᱱᱟ ᱟᱵᱚ ᱵᱚᱱ ᱫᱟᱠᱟ ᱵᱚᱱ ᱞᱟᱲᱮᱡᱟ ᱞᱟᱲᱮᱡ ᱠᱷᱟᱱ ᱪᱮᱫ ᱨᱮᱵᱚᱱ ᱞᱟᱲᱮᱡ ᱮᱫᱟ ᱱᱮᱛᱟᱨ ᱫᱚ ᱵᱚᱥᱛᱟ ᱯᱟᱲᱟᱣ ᱫᱚᱢᱮ ᱦᱩᱭ ᱟᱠᱟᱱᱟ ᱜᱚᱴᱟ ᱪᱮᱞᱮ ᱥᱟᱨ ᱵᱚᱥᱛᱟ ᱚᱱᱟ ᱨᱮᱜᱮ ᱛᱚ ᱵᱟᱝ ᱜᱟᱱᱚᱜᱼᱟ ᱥᱮᱫᱟᱭ ᱫᱚ ᱛᱟᱦᱮᱱ ᱠᱟᱱ ᱛᱟᱦᱮᱱ ᱯᱟᱹᱴᱤᱭᱟᱹ ᱦᱟᱺᱰᱤ ᱯᱟᱹᱴᱤᱭᱟᱹ ᱮᱠᱫᱚᱢ ᱯᱟᱨᱴᱤᱠᱩᱞᱟᱨ ᱦᱟᱺᱰᱤ ᱯᱟᱹᱴᱤᱭᱟᱹ ᱱᱮᱛᱟᱨ ᱫᱚ ᱦᱟᱺᱰᱤ ᱯᱟᱹᱴᱤᱭᱟᱹ ᱵᱟᱹᱱᱩᱜᱼᱟ ᱦᱟᱺᱰᱤ ᱜᱮ ᱚᱱᱟ ᱨᱮᱫᱚ ᱠᱚ ᱦᱩᱨᱟ ᱟᱨ ᱦᱩᱨ ᱠᱩᱲᱟᱹᱣ ᱞᱮᱱᱠᱷᱟᱱ ᱢᱚᱡᱽ ᱥᱟᱺᱦᱤᱡ ᱛᱮ ᱟᱹᱵᱩ ᱯᱷᱟᱨᱪᱟ ᱠᱟᱛᱮ ᱠᱚ ᱢᱚᱡᱽ ᱥᱟᱺᱦᱤᱡ ᱛᱮᱠᱚ ᱟᱠᱟ ᱠᱟᱜᱼᱟ ᱛᱟᱨ ᱠᱟᱨᱚᱱ ᱦᱩᱭᱱᱟ ᱡᱟᱦᱟᱸ ᱯᱟᱹᱴᱤᱭᱟᱹ ᱟᱢ ᱫᱤᱱᱟᱹᱢᱮᱢ ᱵᱮᱵᱚᱦᱟᱨᱟ ᱚᱱᱟ ᱯᱟᱹᱴᱤᱭᱟᱹ ᱫᱚ ᱵᱟᱝ ᱜᱟᱱᱚᱜᱼᱟ ᱡᱟᱦᱟᱸ ᱯᱟᱹᱴᱭᱟᱹ ᱨᱮ ᱟᱢᱮᱢ ᱞᱮᱵᱮᱫ ᱠᱟᱣᱫᱟ ᱫᱩᱲᱩᱵ ᱠᱟᱣᱫᱟᱢ ᱚᱱᱟ ᱨᱮᱫᱚ ᱵᱟᱝ ᱜᱟᱱᱚᱜ ᱛᱟᱦᱞᱮ ᱵᱚᱥᱛᱟ ᱨᱮᱫᱚ ᱵᱚᱱ ᱞᱮᱵᱮᱫᱟᱜ ᱠᱟᱱᱟ ᱵᱚᱥᱛᱟ ᱨᱮᱫᱚ ᱵᱚᱱ ᱫᱩᱲᱩᱵᱟᱜ ᱠᱟᱱᱟ ᱚᱠᱟ ᱥᱚᱢᱚᱭ ᱪᱚ ᱚᱠᱚᱭ ᱪᱚ ᱥᱟᱨᱮ ᱟᱹᱜᱩ ᱟᱠᱟᱫᱟᱭ ᱜᱳᱰᱟᱣᱩᱱ ᱠᱚᱨᱮ ᱟᱭᱢᱟ ᱥᱟᱨ ᱛᱷᱨᱳ ᱟᱫᱟᱭ ᱠᱷᱟᱨᱟ ᱟᱫᱟᱭ ᱵᱟᱝ ᱜᱟᱱ ᱞᱮᱱᱟ ᱚᱱᱟ ᱫᱚ ᱵᱚᱸᱜᱟ ᱯᱟᱹᱴᱭᱟᱹ ᱨᱮ ᱡᱩᱫᱤ ᱵᱟᱹᱱᱩᱜ ᱛᱟᱵᱚᱱ ᱠᱷᱟᱱ ᱯᱟᱨᱴᱤᱠᱩᱞᱟᱨ ᱵᱟᱹᱱᱩᱜᱼᱟ ᱪᱮᱫ ᱤᱧ ᱪᱤᱠᱟᱹᱭᱟ ᱛᱟᱦᱟᱞᱮ ᱡᱟᱦᱟᱸ ᱫᱟᱨᱮ ᱡᱟᱦᱟᱸ ᱥᱟᱠᱟᱢ ᱪᱮᱫ ᱥᱟᱠᱟᱢᱤᱧ ᱢᱮᱱᱟ ᱠᱟᱭᱨᱟ ᱥᱟᱠᱟᱢ ᱜᱤᱧ ᱢᱮᱱ ᱞᱮᱫ ᱞᱟᱹᱴᱩ ᱧᱚᱜ ᱜᱮᱭᱟ ᱠᱟᱭᱨᱟ ᱥᱟᱠᱟᱢ ᱢᱚᱡᱽ ᱥᱟᱺᱦᱤᱡ ᱛᱮᱢ ᱟᱹᱵᱩᱜ ᱯᱷᱟᱨᱪᱟ ᱟᱹᱜᱩ ᱠᱮᱫᱟ ᱟᱨ ᱦᱟᱺᱰᱤ ᱵᱚᱸᱜᱟ ᱦᱟᱺᱰᱤ ᱫᱚ ᱟᱭᱢᱟ ᱫᱚ ᱵᱟᱠᱚ ᱫᱚᱦᱚᱭᱟ ᱛᱷᱚᱲᱟ ᱧᱚᱜ ᱠᱚ ᱫᱚᱦᱚᱭᱟ ᱯᱟᱸᱪᱥᱚ ᱜᱨᱟᱢ ᱪᱟᱣᱞᱮ ᱨᱮᱱᱟᱜ ᱮᱠ ᱠᱮᱡᱤ ᱤᱱᱟᱹ ᱵᱮᱥᱤ ᱫᱚ ᱵᱟᱝ ᱧᱩ ᱦᱟᱺᱰᱤ ᱫᱚ ᱟᱢ ᱫᱚ ᱯᱟᱸᱪ ᱠᱮᱡᱤ ᱫᱚᱥ ᱠᱮᱡᱤ ᱛᱤᱱᱟᱹᱜ ᱪᱚ ᱚᱠᱚᱭ ᱵᱟᱲᱟᱭᱟ ᱤᱧᱟᱹᱜ ᱱᱟᱹᱭᱦᱟᱨ ᱫᱤᱥᱚᱢ ᱨᱮᱠᱚ ᱵᱷᱟᱸᱰᱟᱱᱮᱱᱟ ᱛᱚ ᱦᱟᱺᱰᱤ ᱠᱚ ᱥᱚᱝ ᱮᱫᱟ ᱚᱵᱷᱟᱨ ᱥᱚᱝ ᱛᱤᱧ ᱠᱩᱞᱤᱭᱮᱫ ᱠᱚᱣᱟ ᱯᱚᱧᱪᱟᱥ ᱴᱩᱠᱩᱡ ᱦᱟᱺᱰᱤ ᱠᱚ ᱥᱚᱝ ᱮᱫᱟ